ᱡᱚᱦᱟᱨ ᱫᱮᱞᱟᱵᱚ ᱠᱤᱪᱷᱤ ᱤᱝᱞᱤᱥ ᱣᱟᱨᱰ ᱨᱮᱭᱟᱜ ᱥᱟᱱᱛᱟᱲᱤ ᱢᱮᱱᱮᱛ ᱵᱚ ᱵᱟᱲᱟᱭ ᱞᱮᱜᱮ ᱛᱚ ᱫᱮᱞᱟ ᱛᱚᱵᱮ ᱵᱷᱤᱰᱤᱭᱳ ᱵᱚ ᱮᱦᱚᱵ ᱞᱮᱜᱮ ᱤᱱᱴᱟᱨᱱᱮᱴ ᱤᱱᱴᱟᱨᱱᱮᱴ ᱨᱮᱭᱟᱜ ᱯᱩᱨᱟᱹ ᱧᱩᱛᱩᱢ ᱫᱚ ᱤᱱᱴᱟᱨᱱᱮᱥᱱᱟᱞ ᱱᱮᱴᱣᱟᱨᱠ ᱱᱚᱣᱟ ᱫᱚ ᱡᱮᱜᱮᱛ ᱜᱟᱱᱟᱜ ᱵᱚ ᱢᱮᱛᱟᱜᱼᱟ

ᱥᱳᱥᱤᱭᱟᱞ ᱢᱤᱰᱤᱭᱟ ᱥᱳᱥᱤᱭᱟᱞ ᱢᱤᱰᱤᱭᱟ ᱫᱚ ᱥᱟᱱᱛᱟᱲ ᱛᱮᱫᱚ ᱦᱚᱲ ᱛᱚ ᱦᱚᱨ ᱵᱚ ᱢᱮᱛᱟᱜᱼᱟ ᱟᱭᱰᱤᱭᱟ ᱟᱭᱰᱤᱭᱟ ᱫᱚ ᱥᱩᱫᱤᱥ ᱵᱚ ᱢᱮᱛᱟᱜᱼᱟ ᱦᱮᱵᱤᱴ ᱡᱟᱦᱟᱸ ᱵᱚ ᱯᱟᱹᱨᱠᱟᱹᱣ ᱠᱚᱜᱼᱟ ᱯᱚᱦᱚᱴ ᱠᱚᱜᱼᱟ ᱚᱱᱟ ᱫᱚ ᱦᱮᱵᱤᱴ ᱵᱚ ᱢᱮᱱᱟ ᱟᱵᱚ ᱛᱮᱫᱚ ᱦᱮᱣᱟ ᱵᱚ ᱢᱮᱱᱟ ᱥᱴᱨᱚᱢ ᱥᱴᱨᱚᱢ ᱫᱚ ᱜᱩᱨᱞᱟᱹᱦᱤ ᱠᱚ ᱢᱮᱱᱟ ᱜᱩᱨᱞᱟᱹᱦᱤ ᱫᱚ ᱵᱟᱹᱨᱰᱩ ᱠᱷᱚᱱ ᱦᱚᱸ ᱟᱹᱰᱤ ᱵᱚᱛᱚᱨᱟᱱᱟᱜ ᱠᱟᱱᱟ ᱟᱹᱰᱤ ᱠᱷᱚᱭ ᱠᱷᱤᱛᱤᱭᱟᱭ ᱱᱚᱣᱟ ᱛᱮᱫᱚ ᱯᱷᱩᱴᱵᱚᱞ ᱯᱷᱩᱴᱵᱚᱞ ᱫᱚ ᱪᱤᱸᱰᱩ ᱵᱚ ᱢᱮᱛᱟᱜᱼᱟ ᱟᱨ ᱯᱷᱩᱴᱵᱚᱞ ᱠᱷᱮᱞ ᱫᱚ ᱪᱤᱸᱰᱩ ᱮᱱᱮᱡ ᱵᱚ ᱢᱮᱛᱟᱜ ᱠᱟᱱᱟ ᱵᱷᱤᱰᱤᱭᱳ ᱯᱮ ᱠᱩᱥᱤᱭᱟᱫ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱪᱮᱱᱮᱞ ᱦᱚᱸ ᱥᱟᱵᱥᱠᱨᱟᱭᱤᱵ ᱛᱟᱵᱚᱱ ᱯᱮ᱾